ᱥᱟᱱᱟᱢ ᱠᱚ ᱥᱟᱹᱜᱩᱱ ᱫᱟᱨᱟᱢ ᱤᱧ ᱜᱮ ᱢᱟᱹᱱᱡᱩ ᱟᱨ ᱱᱚᱣᱟ ᱫᱮᱣᱜᱷᱟᱨ ᱡᱮᱞᱟ ᱟᱛᱳ ᱠᱤᱪᱷᱲᱤ ᱵᱟᱫᱽ ᱟᱨ ᱯᱚᱧᱪᱟᱭᱮᱛ ᱦᱚᱸ ᱠᱤᱪᱷᱲᱤ ᱵᱟᱫᱽ ᱟᱫᱚ ᱛᱤᱦᱤᱧ ᱱᱚᱰᱮ ᱜᱚᱢᱠᱮ ᱛᱟᱠᱚ ᱪᱮᱫ ᱵᱟᱠᱷᱨᱟ ᱛᱮ ᱱᱚᱣᱟ ᱯᱚᱧᱪᱟᱭᱮᱛ ᱵᱷᱚᱵᱚᱱ ᱨᱮ ᱵᱮᱴᱷᱚᱠ ᱦᱩᱭᱱᱟ ᱠᱤᱪᱷᱲᱤ ᱵᱟᱫᱽ ᱯᱚᱧᱪᱟᱭᱮᱛ ᱵᱷᱚᱵᱚᱱ ᱨᱮ ᱛᱚ ᱦᱟᱱᱛᱮ ᱩᱫᱩᱜ ᱧᱚᱜᱽ ᱢᱮ ᱠᱮᱢᱮᱨᱟ ᱢᱮᱱ ᱛᱚ ᱠᱟᱛᱷᱟ ᱦᱩᱭᱱᱟ ᱯᱚᱪᱟᱲᱟ ᱵᱟᱲᱟ ᱟᱠᱟᱫ ᱠᱚ ᱟᱫᱚ ᱚᱱᱟᱛᱮ ᱵᱟᱝ ᱧᱮᱞ ᱴᱷᱤᱠᱚᱜ ᱠᱟᱱᱟ ᱦᱟᱸᱜ ᱟᱹᱣᱨᱤ ᱠᱚ ᱱᱤᱛᱳᱜ ᱫᱚᱠᱚ ᱚᱞ ᱵᱮᱞᱟ

ᱡᱚᱦᱟᱨ ᱛᱚᱵᱮ ᱤᱧ ᱫᱚ ᱱᱚᱣᱟ ᱠᱟᱛᱷᱟᱧ ᱢᱮᱱᱫᱟ ᱟᱭᱢᱟ ᱫᱤᱱ ᱠᱷᱚᱱ ᱟᱞᱮ ᱵᱤᱥ ᱯᱚᱸᱪᱤᱥ ᱥᱟᱞ ᱠᱷᱚᱱ ᱡᱚᱜᱽ ᱢᱟᱺᱡᱷᱤ ᱟᱨ ᱢᱟᱺᱡᱷᱤ ᱯᱟᱨᱟᱱᱤᱠ ᱢᱟᱺᱡᱷᱤ ᱯᱟᱨᱟᱱᱤᱠ ᱦᱮᱱᱟᱜ ᱞᱮᱭᱟ ᱱᱤᱛ ᱦᱟᱹᱨᱤᱡ ᱵᱚᱞᱮ ᱟᱭᱢᱟ ᱠᱚ ᱨᱚᱲ ᱵᱟᱲᱟ ᱞᱮᱫᱟ ᱵᱚᱞᱮ ᱟᱯᱮᱭᱟᱜ ᱵᱮᱛᱚᱱ ᱫᱩ ᱦᱟᱡᱟᱨ ᱥᱮ ᱛᱤᱱ ᱦᱟᱡᱟᱨ ᱥᱮ ᱯᱚᱸᱪᱤᱥ ᱥᱚ ᱧᱟᱢᱚᱜᱼᱟ ᱟᱫᱚ ᱱᱤᱛ ᱦᱟᱹᱨᱤᱡ ᱵᱟᱞᱮ ᱧᱟᱢ ᱠᱟᱫᱟ ᱤᱧ ᱫᱚ ᱡᱚᱜᱽ ᱢᱟᱺᱡᱷᱤ ᱦᱚᱲ ᱠᱟᱹᱱᱟᱹᱧ ᱟᱫᱚ ᱚᱱᱟ ᱟᱫᱷᱟᱨ ᱛᱮ ᱤᱧᱤᱧ ᱨᱚᱲ ᱫᱟ ᱟᱫᱚ ᱛᱤᱥ ᱠᱚᱛᱮ ᱟᱞᱮ ᱞᱮ ᱧᱟᱢᱟ ᱟᱨ ᱜᱟᱶ ᱟᱛᱳ ᱚᱲᱟᱜ ᱜᱟᱶᱛᱟ ᱞᱮ ᱪᱟᱞᱟᱣᱮᱫ ᱟᱨ ᱵᱟᱱᱟᱣᱮᱫ ᱟᱞᱮ ᱟᱨ ᱠᱚᱲᱟ ᱠᱩᱲᱤᱭᱟᱜ ᱥᱮ ᱵᱟᱯᱞᱟ ᱚᱲᱟᱜ ᱦᱚᱸᱞᱮ ᱯᱩᱨᱟᱹᱣᱮᱫ ᱜᱮᱭᱟᱞᱮ ᱟᱞᱮᱭᱟᱜ ᱫᱚ ᱠᱚᱢ ᱥᱮ ᱟᱞᱮ ᱱᱤᱭᱚᱢ ᱫᱷᱚᱨᱚᱢ ᱦᱚᱸ ᱫᱚᱦᱚᱭ ᱠᱚᱯᱮ ᱵᱚᱞᱮ ᱦᱮᱸ ᱢᱟ ᱱᱩᱠᱩ ᱠᱚ ᱪᱟᱞᱟᱣ ᱵᱟᱱᱟᱣᱮᱫ ᱜᱮᱭᱟ ᱟᱨ ᱟᱯᱮ ᱦᱚᱸ ᱯᱟᱛᱟ ᱞᱟᱜᱟᱣ ᱯᱮ ᱟᱨ ᱟᱞᱮ ᱦᱚᱸ ᱮ ᱵᱚᱞᱮ ᱟᱞᱮ ᱦᱚᱸᱞᱮ ᱠᱟᱢᱮ ᱯᱩᱨᱟᱹᱣᱮᱫ ᱜᱮᱭᱟ ᱟᱨ ᱟᱯᱮ ᱦᱚᱸ ᱯᱟᱛᱟ ᱞᱟᱜᱟᱣ ᱯᱮ ᱥᱟᱹᱦᱤ ᱠᱟᱱᱟ ᱥᱮ ᱜᱟᱞᱟᱛ ᱠᱟᱱᱟ ᱦᱮᱸ ᱵᱚᱞᱮ ᱤᱱᱟᱹᱜ ᱫᱤᱱ ᱟᱞᱮ ᱞᱮ ᱵᱤᱛᱟᱹᱣ ᱠᱮᱫᱟ ᱱᱤᱛ ᱦᱟᱹᱨᱤᱡ ᱟᱭᱢᱟ ᱫᱤᱱ ᱠᱷᱚᱱ ᱟᱸᱡᱚᱢ ᱠᱮᱫᱟ ᱵᱚᱞᱮ ᱜᱚᱴᱟ ᱯᱚᱭᱥᱟ ᱠᱚ ᱧᱟᱢ ᱮᱫᱟ ᱟᱞᱮ ᱱᱤᱛ ᱦᱟᱹᱨᱤᱡ ᱯᱚᱭᱥᱟ ᱵᱟᱞᱮ ᱧᱟᱢ ᱠᱟᱫᱟ ᱤᱱᱟᱹᱜᱮ ᱤᱧ ᱫᱚ ᱨᱚᱲ ᱠᱟᱛᱮᱧ ᱢᱩᱪᱟᱹᱫ ᱠᱟᱜ ᱠᱟᱱᱟ ᱵᱚᱞᱮ ᱟᱞᱮᱭᱟᱜ ᱡᱟᱹᱨᱩᱲ ᱵᱚᱞᱮ ᱚᱱᱟ ᱧᱟᱢᱚᱜ ᱪᱚᱭ ᱦᱩᱭᱩᱜᱼᱟ ᱟᱨ ᱤᱱᱟᱹᱜ ᱫᱤᱱ ᱨᱮᱞᱤᱧ ᱵᱤᱵᱟᱹᱣ ᱠᱮᱫᱟ ᱟᱪᱪᱷᱟ ᱜᱚᱢᱠᱮ ᱧᱩᱛᱩᱢ ᱟᱨ ᱚᱠᱟ ᱟᱹᱛᱩ ᱨᱮᱱ ᱟᱢ ᱫᱚ ᱤᱧ ᱫᱚ ᱰᱚᱢᱱᱟᱴᱚᱲ ᱠᱩᱞᱟᱹᱭ ᱠᱤᱥᱠᱩ

ᱛᱚ ᱱᱚᱣᱟ ᱫᱮᱣᱜᱷᱚᱨ ᱡᱮᱞᱟ ᱨᱮᱱ ᱫᱚ ᱥᱟᱹᱨᱤ ᱜᱮ ᱵᱟᱠᱚ ᱧᱟᱢ ᱮᱫᱟ ᱢᱤᱫᱴᱮᱡ ᱚᱱᱟ ᱧᱟᱢ ᱟᱸᱡᱚᱢ ᱵᱟᱲᱟ ᱟᱠᱟᱱ ᱦᱟᱸᱜ ᱡᱟᱦᱟᱸ ᱫᱚ ᱱᱩᱠᱩ ᱯᱨᱚᱫᱷᱟᱱ ᱢᱟᱹᱡᱷᱤ ᱞᱮᱠᱟᱛᱮ ᱩᱱᱠᱩ ᱜᱮᱠᱚ ᱧᱟᱢ ᱮᱫᱟ ᱟᱫᱚ ᱱᱩᱠᱩ ᱠᱚᱦᱚᱸ ᱥᱚᱨᱠᱟᱨ ᱥᱩᱨᱩ ᱠᱷᱚᱱ ᱡᱟᱦᱟᱸ ᱵᱟᱹᱵᱩ ᱨᱮᱱ ᱥᱚᱨᱠᱟᱨ ᱢᱮᱱᱟᱭᱟ ᱩᱱᱤ ᱧᱟᱢ ᱦᱚᱪᱚ ᱫᱚᱨᱠᱟᱨ ᱟᱫᱚ ᱱᱩᱭ ᱵᱟᱹᱦᱩ ᱜᱤᱫᱽᱨᱟᱹ ᱵᱚᱱ ᱡᱮᱞᱟᱣ ᱮᱭᱟ ᱡᱚᱦᱟᱨ ᱜᱮ ᱵᱟᱹᱵᱩ ᱱᱚᱣᱟ ᱩᱭᱦᱟᱹᱨ ᱤᱭᱩᱴᱩᱵᱽ ᱪᱮᱱᱮᱞ ᱨᱮ ᱟᱫᱚ ᱦᱮᱸ ᱛᱚ ᱢᱟ ᱯᱟᱥ ᱤᱭᱟᱹ ᱯᱚᱨᱤᱪᱚᱭ ᱠᱷᱟᱴᱚ ᱢᱟᱪᱷᱟᱛᱮ ᱞᱟᱹᱭ ᱛᱟᱞᱟᱝ ᱢᱮ ᱟᱨ ᱯᱟᱥ ᱤᱧᱟᱹᱜ ᱧᱩᱛᱩᱢ ᱫᱚ ᱚᱱᱤᱞ ᱠᱤᱥᱠᱩ ᱟᱛᱳ ᱫᱚ ᱯᱤᱪᱷᱲᱤ ᱦᱩᱭᱱᱟ ᱱᱚᱰᱮ ᱫᱚ ᱠᱟᱹᱴᱤᱡ ᱢᱟᱪᱷᱟ ᱤᱭᱟᱹ ᱜᱨᱟᱢ ᱥᱚᱵᱷᱟ ᱞᱮᱠᱟ ᱞᱮ ᱫᱚᱦᱚ ᱞᱮᱫᱟ ᱛᱚ ᱟᱹᱰᱤ ᱯᱟᱹᱦᱤᱞ ᱠᱷᱚᱱ ᱜᱮ ᱵᱚᱞᱮ ᱛᱷᱚᱲᱟ ᱫᱤᱱ ᱞᱟᱦᱟ ᱧᱚᱜ ᱠᱷᱚᱱ ᱟᱸᱡᱚᱢ ᱵᱟᱲᱟ ᱦᱩᱭ ᱟᱠᱟᱱ ᱛᱟᱦᱮᱸᱫ ᱵᱚᱞᱮ ᱟᱹᱰᱤ ᱵᱚᱞᱮ ᱦᱟᱱᱛᱮ ᱱᱟᱛᱮ ᱟᱛᱳ ᱜᱟᱶᱛᱟ ᱤᱭᱟᱹ ᱨᱮᱱᱟᱜ ᱠᱚ ᱧᱟᱢ ᱵᱟᱲᱟᱭᱮᱫ ᱠᱟᱱ ᱛᱟᱦᱮᱸᱫ ᱛᱮ ᱨᱟᱥᱤ ᱠᱚ ᱵᱚᱞᱮ ᱯᱚᱭᱥᱟ ᱛᱚ ᱵᱚᱞᱮ ᱟᱞᱮ ᱦᱚᱸᱞᱮ ᱢᱮᱱ ᱮᱫᱟ ᱱᱤᱭᱟᱹ ᱠᱚ ᱤᱭᱟᱹ ᱨᱮᱱᱟᱜ ᱪᱮᱫᱟᱜ ᱟᱵᱚ ᱦᱚᱸ ᱟᱛᱳ ᱜᱟᱶᱛᱟ ᱪᱟᱞᱟᱣ ᱵᱟᱞᱟ ᱠᱟᱱᱟ ᱵᱚᱱ ᱛᱚ ᱟᱵᱚ ᱦᱚᱸ ᱧᱟᱢ ᱫᱚᱨᱠᱟᱨ ᱛᱚ ᱚᱱᱟ ᱞᱮᱠᱟᱛᱮ ᱟᱞᱮ ᱦᱚᱸᱞᱮ ᱱᱚᱜᱼᱚᱭ ᱱᱚᱝᱠᱟ ᱟᱞᱮ ᱦᱚᱸ ᱮᱱᱛᱮᱫ ᱞᱮ ᱜᱚᱲᱚ ᱥᱚᱯᱚᱦᱚᱫ ᱤᱭᱟᱹ ᱜᱟᱨᱟᱢ ᱥᱟᱵᱟ ᱵᱟᱲᱟᱭ ᱫᱟᱞᱮ ᱟᱨ ᱱᱚᱜᱼᱚᱭ ᱛᱮᱦᱮᱧ ᱤᱭᱟᱹ ᱛᱟᱦᱮᱸ ᱠᱟᱱ ᱚᱱᱟ ᱞᱟᱹᱜᱤᱫ ᱞᱮ ᱜᱟᱨᱟᱢ ᱥᱟᱵᱟ ᱟᱠᱟᱱᱟ ᱟᱹᱰᱤ ᱟᱹᱰᱤ ᱥᱟᱨᱦᱟᱣ ᱵᱮᱴᱟ ᱟᱨᱦᱚᱸ ᱱᱚᱣᱟ ᱠᱟᱛᱷᱟᱧ ᱢᱮᱱᱮᱫ ᱠᱟᱱᱟ ᱡᱮᱭᱥᱮ ᱟᱯᱮ ᱱᱤᱛᱚᱜ ᱢᱟᱺᱡᱷᱤ ᱠᱚ ᱭᱟ ᱯᱮ ᱡᱚᱛᱱᱟ ᱞᱮᱠᱷᱟᱱ ᱡᱚᱱᱟ ᱦᱚᱲ ᱟᱵᱚ ᱥᱟᱱᱛᱟᱲ ᱥᱚᱢᱟᱡᱽ ᱨᱮᱱ ᱟᱵᱚ ᱱᱤᱛᱚᱜ ᱪᱮᱫ ᱞᱮᱠᱟ ᱡᱮᱭᱥᱮ ᱯᱚᱫᱽ ᱥᱟᱶᱛᱮ ᱟᱵᱚᱣᱟᱜ ᱢᱚᱦᱚᱨ ᱠᱚ ᱢᱮᱱᱟᱜ ᱜᱮᱭᱟ ᱟᱨ ᱨᱮᱡᱤᱥᱴᱟᱨ ᱠᱚ ᱢᱮᱱᱴᱮᱱᱮᱱᱥ ᱦᱩᱭᱩᱜ ᱠᱟᱱ ᱜᱮᱭᱟ ᱟᱨ ᱛᱤᱱᱟᱹᱜ ᱫᱤᱱ ᱠᱷᱚᱱ ᱱᱚᱣᱟ ᱠᱟᱹᱢᱤ ᱦᱚᱨᱟ ᱯᱮ ᱠᱚᱨᱟᱣ ᱮᱫᱟ ᱠᱟᱹᱢᱤ ᱦᱚᱨᱟ ᱫᱚ ᱵᱚᱞᱮ ᱰᱷᱮᱨ ᱫᱚ ᱵᱟᱝ ᱦᱩᱭᱩᱜ ᱠᱟᱱᱟ ᱱᱚᱜᱼᱚᱸᱭ ᱵᱚᱞᱮ ᱦᱩᱭᱩᱜ ᱠᱟᱱ ᱜᱮᱭᱟ ᱱᱤᱝᱠᱟ ᱵᱚᱞᱮ ᱛᱤᱱ ᱪᱟᱨ ᱢᱟᱹᱦᱱᱟᱹ ᱵᱚᱞᱮ ᱟᱹᱰᱤ ᱡᱟᱭᱜᱟ ᱨᱮ ᱚᱱᱠᱟ ᱱᱤᱭᱟᱹ ᱠᱚ ᱞᱟᱹᱜᱤᱫ ᱛᱮ ᱵᱚᱞᱮ ᱫᱩᱲᱩᱵ ᱧᱟᱯᱟᱢ ᱦᱩᱭ ᱠᱟᱱ ᱜᱮᱭᱟ ᱜᱟᱞᱢᱟᱨᱟᱣ ᱵᱟᱲᱟ ᱦᱩᱭ ᱠᱟᱱ ᱜᱮᱭᱟ ᱟᱨ ᱵᱚᱞᱮ ᱱᱤᱝᱠᱟ ᱞᱟᱹᱴᱩ ᱠᱚ ᱢᱮᱱᱟᱜ ᱠᱚᱛᱟ ᱵᱚᱱᱟ ᱵᱚᱞᱮ ᱟᱨ ᱠᱚ ᱩᱱᱠᱩ ᱫᱚ ᱱᱤᱝᱠᱟ ᱵᱤᱥᱮᱥ ᱡᱟᱱᱠᱟᱨᱤ ᱫᱚ ᱵᱚᱞᱮ ᱱᱤᱝᱠᱟᱱ ᱦᱚᱲ ᱴᱷᱮᱱ ᱠᱷᱚᱱ ᱫᱚ ᱤᱱᱟᱹᱜ ᱫᱚ ᱵᱟᱹᱱᱩᱜᱼᱟ ᱡᱮ ᱵᱚᱞᱮ ᱞᱟᱦᱟ ᱵᱟᱲᱟ ᱦᱚᱲ ᱵᱚᱞᱮ ᱱᱤᱝᱠᱟ ᱱᱤᱛᱚᱜ ᱵᱚᱞᱮ ᱛᱟᱭᱱᱚᱢ ᱤᱭᱟᱹ ᱢᱮᱱᱟᱜ ᱞᱮᱭᱟ ᱛᱚ ᱟᱞᱮ ᱫᱚ ᱤᱱᱟᱹᱜ ᱡᱟᱱᱠᱟᱨᱤ ᱫᱚ ᱵᱚᱞᱮ ᱱᱚᱜᱼᱚᱭ ᱦᱟᱸᱜ ᱠᱚ ᱮᱢ ᱠᱟᱱ ᱜᱮᱭᱟ ᱟᱫᱚ ᱚᱱᱟ ᱞᱮᱠᱟ ᱛᱮᱜᱮ ᱩᱱᱠᱩ ᱞᱮ ᱯᱟᱸᱡᱟ ᱤᱫᱤᱭᱮᱫ ᱠᱟᱱ ᱛᱟᱠᱚᱣᱟ ᱩᱱᱠᱩᱣᱟᱜ ᱠᱟᱛᱷᱟ ᱠᱚᱛᱮ ᱛᱚ ᱡᱮ ᱢᱮᱱ ᱦᱚᱪᱚ ᱫᱚ ᱵᱚᱞᱮ ᱟᱞᱮ ᱱᱚᱜᱼᱚᱭ ᱞᱮ ᱩᱱᱠᱩᱣᱟᱜ ᱦᱤᱥᱟᱹᱵᱽ ᱛᱮᱞᱮ ᱫᱩᱲᱩᱵ ᱵᱟᱲᱟᱜ ᱠᱟᱱᱟ ᱜᱨᱟᱢ ᱥᱚᱵᱷᱟ ᱵᱟᱲᱟᱭ ᱫᱟᱞᱮ ᱛᱚ ᱵᱚᱞᱮ ᱟᱞᱮ ᱞᱮ ᱥᱟᱡᱟᱣᱫᱟ ᱛᱟᱠᱤ ᱵᱚᱞᱮ ᱥᱟᱱᱟᱢ ᱦᱚᱲ ᱠᱚ ᱧᱟᱢ ᱠᱷᱟᱱ ᱥᱟᱱᱟᱢ ᱦᱚᱲ ᱧᱟᱢ ᱫᱚᱨᱠᱟᱨ

ᱟᱹᱰᱤ ᱟᱹᱰᱤ ᱥᱟᱨᱦᱟᱣ ᱟᱨ ᱡᱟᱦᱟᱸ ᱱᱚᱣᱟ ᱫᱮᱣᱜᱷᱚᱨ ᱡᱮᱞᱟ ᱨᱮ ᱜᱚᱢᱠᱮ ᱠᱚᱠᱚ ᱞᱟᱹᱭ ᱠᱮᱜᱼᱟ ᱱᱩᱠᱩ ᱟᱵᱚᱨᱮᱱ ᱢᱟᱺᱡᱷᱤ ᱵᱟᱵᱟ ᱠᱚ ᱱᱟᱭᱠᱮ ᱠᱚ ᱜᱚᱰᱮᱛ ᱠᱚ ᱠᱩᱰᱟᱹᱢ ᱱᱟᱭᱠᱮ ᱠᱚ ᱡᱚᱜᱽ ᱢᱟᱺᱡᱷᱤ ᱠᱚ ᱟᱨ ᱮᱢᱟᱱ ᱮᱢᱟᱱ ᱡᱟᱦᱟᱸ ᱨᱮᱱ ᱟᱵᱚᱨᱮᱱ ᱯᱟᱨᱜᱟᱱᱟ ᱠᱚ ᱱᱚᱣᱟ ᱫᱮᱣᱜᱷᱚᱨ ᱡᱮᱞᱟ ᱨᱮᱱ ᱠᱚ ᱵᱮᱴᱷᱚᱠ ᱠᱮᱜᱼᱟ ᱱᱩᱠᱩ ᱢᱟᱱᱮ ᱱᱤᱛᱳᱜ ᱟᱵᱚᱨᱮᱱ ᱱᱩᱠᱩ ᱦᱩᱰᱤᱧ ᱧᱚᱜ ᱠᱚ ᱵᱟᱹᱵᱩ ᱛᱟᱠᱚ ᱡᱟᱦᱟᱸ ᱱᱚᱣᱟ ᱥᱟᱶᱛᱟ ᱥᱚᱢᱟᱡᱽ ᱞᱟᱦᱟᱭ ᱞᱟᱹᱜᱤᱫ ᱜᱚᱜ ᱵᱷᱟᱹᱨᱭᱟᱹ ᱠᱚᱠᱚ ᱪᱟᱞ ᱟᱠᱚ ᱠᱟᱱ ᱟᱨ ᱟᱵᱚᱨᱮᱱ ᱢᱟᱺᱡᱷᱤ ᱵᱟᱵᱟ ᱠᱚᱠᱚ ᱫᱮᱣ ᱫᱮᱞᱟᱭᱮᱫ ᱠᱚ ᱚᱱᱟ ᱞᱟᱹᱜᱤᱫ ᱟᱹᱰᱤ ᱟᱹᱰᱤ ᱥᱟᱨᱦᱟᱣ ᱟᱨ ᱱᱚᱝᱠᱟ ᱜᱮ ᱡᱮᱢᱚᱱ ᱟᱵᱚᱨᱮᱱ ᱥᱟᱱᱛᱟᱲ ᱥᱚᱢᱟᱡᱽ ᱠᱚ ᱞᱟᱦᱟ ᱥᱮᱫ ᱠᱚ ᱛᱟᱲᱟᱢ ᱛᱟᱵᱚᱱ ᱢᱟ ᱟᱨ ᱥᱟᱱᱛᱟᱲ ᱥᱚᱢᱟᱡᱽ ᱨᱮᱱᱟᱜ ᱠᱟᱹᱢᱤ ᱠᱚ ᱛᱚᱨᱟᱣ ᱢᱟ ᱱᱚᱝᱠᱟ ᱜᱮ ᱵᱟᱵᱟ ᱛᱟᱠᱚ ᱠᱚ ᱛᱚᱸᱜᱮ ᱠᱚᱢᱟ ᱢᱟ ᱱᱤᱭᱟᱹ ᱢᱮᱱ ᱠᱟᱛᱮᱫ ᱜᱤᱧ ᱠᱮᱪᱮᱫ ᱮᱫᱟ ᱥᱟᱱᱟᱢ ᱠᱚ ᱡᱚᱦᱟᱨ